ᱯᱳᱭᱞᱳ ᱡᱚᱦᱟᱨ ᱫᱚ ᱢᱟᱨᱟᱝ ᱵᱩᱨᱩ ᱞᱟᱹᱜᱤᱫ ᱤᱱᱟᱹ ᱛᱟᱭᱚᱢ ᱟᱯᱮ ᱥᱟᱱᱟᱢ ᱠᱚ ᱞᱟᱹᱜᱤᱫ ᱤᱧᱟᱹᱜ ᱞᱟᱥᱟᱲᱦᱮᱫ ᱡᱚᱦᱟᱨ ᱛᱤᱦᱤᱧᱟᱜ ᱵᱷᱤᱰᱤᱭᱳ ᱨᱮᱫᱚ ᱵᱚᱱ ᱥᱮᱬᱟᱭᱟ ᱡᱮ ᱪᱮᱠᱟᱛᱮ ᱥᱢᱟᱨᱴ ᱯᱷᱳᱱ ᱨᱮᱱᱟᱜ ᱠᱨᱳᱢ ᱵᱨᱟᱣᱡᱟᱨ ᱨᱮ ᱰᱮᱥᱠᱴᱚᱯ ᱥᱟᱭᱤᱴ ᱠᱷᱩᱞᱟᱹᱣ ᱦᱩᱭᱩᱜᱼᱟ ᱱᱚᱣᱟ ᱵᱷᱤᱰᱤᱭᱳ ᱵᱮᱱᱟᱣ ᱨᱮᱭᱟᱜ ᱩᱫᱽᱫᱮᱥᱥᱚ ᱫᱚ ᱦᱩᱭᱩᱜ ᱠᱟᱱᱟ ᱞᱟᱦᱟᱛᱮ ᱵᱟᱨᱭᱟ ᱵᱷᱤᱰᱤᱭᱳᱧ ᱟᱯᱞᱳᱰ ᱟᱠᱟᱫᱟ ᱚᱵᱚᱥᱥᱚ ᱚᱱᱟᱠᱤᱱ ᱵᱷᱤᱰᱤᱭᱳ ᱨᱮᱱᱟᱜ ᱞᱤᱝᱠ ᱰᱮᱥᱠᱨᱤᱯᱥᱚᱱ ᱵᱚᱠᱥ ᱨᱮᱧ ᱮᱢ ᱟᱠᱟᱫᱟ ᱢᱤᱫ ᱫᱚ ᱦᱩᱭᱩᱜ ᱠᱟᱱᱟ ᱡᱮ ᱪᱮᱠᱟᱛᱮ ᱤᱭᱩᱴᱤᱭᱩᱵᱽ ᱪᱮᱱᱮᱞ ᱵᱚᱱ ᱵᱮᱱᱟᱣᱟ ᱥᱢᱟᱨᱴ ᱯᱷᱳᱱ ᱛᱮ ᱟᱨ ᱪᱮᱠᱟᱛᱮ ᱤᱭᱩᱴᱤᱭᱩᱵᱽ ᱵᱷᱤᱰᱤᱭᱳ ᱡᱚᱛᱚ ᱠᱷᱚᱱ ᱥᱚᱦᱚᱡᱽ ᱩᱯᱟᱹᱭ ᱛᱮ ᱰᱟᱣᱩᱱᱞᱳᱰ ᱜᱟᱱᱚᱜᱼᱟ ᱚᱱᱟ ᱠᱤᱱ ᱵᱟᱱᱟᱨ ᱵᱷᱤᱰᱤᱭᱳ ᱨᱮᱜᱮ ᱰᱮᱥᱠᱴᱚᱯ ᱥᱟᱭᱤᱴ ᱵᱟᱢ ᱡᱷᱤᱡ ᱫᱟᱲᱮᱭᱟᱜ ᱠᱷᱟᱱ ᱥᱢᱟᱨᱴ ᱯᱷᱳᱱ ᱛᱮ ᱤᱭᱩᱴᱤᱭᱩᱵᱽ ᱪᱮᱱᱮᱞ ᱵᱮᱱᱟᱣ ᱟᱨ ᱤᱭᱩᱴᱤᱭᱩᱵᱽ ᱵᱷᱤᱰᱤᱭᱳ ᱰᱟᱣᱩᱱᱞᱳᱰ ᱫᱚ ᱟᱡᱷᱟᱴ ᱜᱮᱭᱟ ᱛᱟᱦᱚᱞᱮ ᱠᱟᱛᱷᱟ ᱵᱟᱝ ᱵᱟᱹᱲᱛᱤ ᱠᱟᱛᱮ ᱫᱮᱞᱟ ᱥᱮᱬᱟ ᱜᱚᱫ ᱞᱮᱜᱮ ᱵᱚᱱ ᱪᱮᱠᱟᱛᱮ ᱥᱢᱟᱨᱴ ᱯᱷᱳᱱ ᱨᱮᱱᱟᱜ ᱠᱨᱳᱢ ᱵᱨᱟᱣᱡᱟᱨ ᱨᱮ ᱰᱮᱥᱠᱴᱚᱯ ᱥᱟᱭᱤᱴ ᱠᱷᱩᱞᱟᱹᱣ ᱦᱩᱭᱩᱜᱼᱟ ᱱᱚᱜᱼᱚᱭ ᱧᱮᱞ ᱢᱮ ᱱᱚᱣᱟ ᱫᱚ ᱦᱩᱭᱩᱜ ᱠᱟᱱᱟ ᱢᱳᱵᱟᱭᱤᱞ ᱥᱟᱭᱤᱴ ᱟᱨ ᱱᱚᱣᱟᱴᱟᱜ ᱫᱚ ᱦᱩᱭᱩᱜ ᱠᱟᱱᱟ ᱰᱮᱥᱠᱴᱚᱯ ᱥᱟᱭᱤᱴ ᱟᱫᱚ ᱡᱟᱦᱟᱸᱭ ᱠᱚᱣᱟᱜ ᱥᱢᱟᱨᱴ ᱯᱷᱳᱱ ᱨᱮ ᱢᱳᱵᱟᱭᱤᱞ ᱥᱟᱭᱤᱴ ᱠᱷᱩᱞᱟᱹᱜ ᱠᱟᱱᱟ ᱩᱱᱠᱩ ᱫᱚ ᱠᱨᱳᱢ ᱵᱨᱟᱣᱡᱟᱨ ᱨᱮ ᱥᱮᱱ ᱠᱟᱛᱮ ᱱᱚᱜᱼᱚᱭ ᱧᱮᱞ ᱢᱮ ᱪᱮᱛᱟᱱ ᱛᱤ ᱫᱷᱟᱨᱮ ᱨᱮ ᱯᱮᱭᱟ ᱰᱚᱴ ᱢᱮᱱᱟᱜᱼᱟ ᱚᱱᱟ ᱰᱚᱴ ᱨᱮ ᱠᱞᱤᱠ ᱠᱟᱛᱮᱫ ᱱᱚᱜᱼᱚ ᱱᱚᱰᱮ ᱪᱮᱠᱟᱜ ᱦᱩᱭᱩᱜᱼᱟ ᱤᱱᱟᱹ ᱛᱟᱭᱚᱢ ᱱᱚᱰᱮ ᱤᱭᱩᱴᱤᱭᱩᱵᱽ ᱮᱢ ᱚᱞ ᱞᱮᱠᱷᱟᱱ ᱜᱮ ᱱᱚᱜᱼᱚ ᱱᱚᱝᱠᱟᱱ ᱥᱟᱭᱤᱴ ᱠᱷᱩᱞᱟᱹᱜᱼᱟ ᱱᱚᱣᱟ ᱫᱚ ᱦᱩᱭᱩᱜ ᱠᱟᱱᱟ ᱰᱮᱥᱠᱴᱚᱯ ᱥᱟᱭᱤᱴ ᱟᱥᱚᱜ ᱟᱹᱧ ᱱᱚᱣᱟ ᱵᱷᱤᱰᱤᱭᱳ ᱧᱮᱞ ᱠᱟᱛᱮᱫ ᱥᱮᱬᱟ ᱠᱮᱫᱟ ᱵᱚᱱ ᱡᱮ ᱪᱮᱠᱟᱛᱮ ᱥᱢᱟᱨᱴᱯᱷᱳᱱ ᱨᱮᱱᱟᱜ ᱠᱨᱳᱢ ᱵᱨᱟᱣᱡᱟᱨ ᱨᱮ ᱰᱮᱥᱠᱴᱚᱯ ᱥᱟᱭᱤᱴ ᱠᱷᱩᱞᱟᱹᱣ ᱜᱟᱱᱚᱜᱼᱟ ᱢᱟ ᱛᱟᱦᱚᱞᱮ ᱥᱮᱬᱟ ᱵᱟᱠᱷᱨᱟᱛᱮ ᱢᱤᱫᱴᱟᱝ ᱞᱟᱭᱤᱠ ᱟᱨ ᱥᱮᱭᱟᱨ ᱫᱚ ᱟᱞᱚᱵᱚᱱ ᱦᱤᱲᱤᱧ ᱢᱟ ᱟᱨ ᱡᱟᱦᱟᱱᱟᱜ ᱠᱩᱠᱞᱤ ᱛᱟᱦᱮᱱ ᱠᱷᱟᱱ ᱞᱟᱛᱟᱨ ᱨᱮ ᱠᱚᱢᱮᱱᱴ ᱵᱚᱠᱥ ᱨᱮ ᱚᱞ ᱠᱳᱞ ᱛᱟᱵᱚᱱ ᱯᱮ ᱛᱟᱦᱚᱞᱮ ᱟᱨ ᱢᱤᱫ ᱫᱷᱟᱣ ᱥᱟᱱᱟᱢ ᱠᱚ ᱡᱚᱦᱟᱨ ᱟᱨᱦᱚᱸ ᱧᱟᱯᱟᱢ ᱦᱩᱭᱩᱜᱼᱟ ᱛᱟᱭᱚᱢ ᱫᱟᱨᱟᱢ ᱵᱷᱤᱰᱤᱭᱳ ᱨᱮ